ᱡᱚᱦᱟᱨ ᱜᱮ ᱟᱯᱮ ᱡᱷᱚᱛᱚ ᱠᱚ ᱥᱟᱹᱜᱩᱱ ᱫᱟᱨᱟᱢ ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱜᱟᱛᱮ ᱠᱚ ᱛᱮᱦᱮᱧᱟᱜ ᱵᱷᱤᱰᱤᱭᱳ ᱨᱮ ᱫᱟᱜ ᱠᱷᱟᱱ ᱠᱷᱩᱱᱴᱟᱹᱣᱤᱧ ᱫᱮᱠᱷᱟᱣ ᱯᱮ ᱛᱟᱵᱚᱱᱟ ᱞᱟᱦᱟ ᱫᱟᱣ ᱡᱟᱦᱟᱸ ᱨᱮ ᱵᱚᱞ ᱮᱱᱮᱡ ᱤᱧ ᱫᱮᱠᱷᱟᱣ ᱯᱮ ᱛᱟᱦᱮᱱᱟ ᱡᱟᱦᱟᱸ ᱦᱟᱭ ᱥᱠᱩᱞ ᱨᱮ ᱵᱚᱞ ᱮᱱᱮᱡ ᱦᱩᱭᱩᱜ ᱠᱟᱱ ᱛᱟᱦᱮᱱᱟ ᱚᱸᱰᱮ ᱜᱮ ᱛᱮᱦᱮᱧᱟᱜ ᱠᱷᱩᱱᱴᱟᱹᱣ ᱦᱩᱭᱩᱜ ᱠᱟᱱᱟ ᱟᱨ ᱛᱮᱦᱮᱧᱟᱜ ᱵᱷᱤᱰᱤᱭᱳ ᱨᱮ ᱫᱟᱜ ᱠᱷᱩᱱᱴᱟᱹᱣᱤᱧ ᱫᱮᱠᱷᱟᱣ ᱯᱮ ᱛᱟᱵᱚᱱᱟ ᱟᱫᱚ ᱚᱱᱛᱮ ᱜᱮ ᱛᱮᱦᱮᱧ ᱫᱚᱧ ᱪᱟᱞᱟᱜ ᱠᱟᱱ ᱛᱟᱵᱚᱱᱟ ᱟᱨ ᱚᱸᱰᱮᱱᱟᱜ ᱦᱟᱸᱜ ᱠᱷᱟᱱ ᱚᱠᱟ ᱞᱮᱠᱟ ᱦᱚᱲ ᱠᱚ ᱡᱟᱣᱨᱟᱜ ᱠᱟᱱᱟ ᱚᱠᱟ ᱞᱮᱠᱟ ᱚᱸᱰᱮᱱᱟᱜ ᱦᱟᱸᱜ ᱠᱷᱟᱱ ᱥᱤᱱ ᱛᱮᱦᱮᱧᱟᱜ ᱠᱟᱱ ᱠᱨᱤᱭᱮᱴᱚᱜ ᱠᱟᱱᱟ ᱛᱮᱦᱮᱧ ᱚᱸᱰᱮᱱᱟᱜ ᱥᱤᱱᱤᱧ ᱫᱮᱠᱷᱟᱣ ᱯᱮ ᱛᱟᱵᱚᱱᱟ ᱱᱤᱛᱳᱜ ᱫᱚᱧ ᱦᱮᱡ ᱟᱠᱟᱱ ᱛᱟᱵᱚᱱᱟ ᱡᱟᱦᱟᱸ ᱨᱮ ᱠᱷᱩᱱᱴᱟᱹᱣ ᱦᱩᱭᱩᱜ ᱠᱟᱱᱟ ᱚᱸᱰᱮᱧ ᱦᱮᱡ ᱠᱟᱱᱟ ᱟᱫᱚ ᱚᱠᱟ ᱞᱮᱠᱟ ᱚᱸᱰᱮ ᱦᱚᱲ ᱢᱮᱱᱟᱜ ᱠᱚᱣᱟ ᱦᱟᱸᱜ ᱠᱷᱟᱱ ᱫᱮᱠᱷᱟᱣ ᱯᱮ ᱠᱟᱱ ᱛᱟᱵᱚᱱᱟ ᱴᱟᱢᱟᱠ ᱠᱚ ᱥᱟᱰᱮ ᱠᱟᱱᱟ ᱟᱸᱡᱚᱢ ᱧᱟᱢᱮᱫ ᱛᱟᱦᱮᱸᱫ ᱯᱮ ᱱᱤᱥᱪᱳᱭ ᱪᱟᱞᱟᱜ ᱠᱟᱹᱱᱟᱹᱧ ᱚᱱᱛᱮ ᱜᱮ ᱞᱟᱦᱟ ᱥᱮᱫ

ᱟᱨ ᱱᱚᱜᱼᱚ ᱱᱟ ᱡᱟᱦᱟᱸ ᱥᱠᱩᱞ ᱯᱮ ᱧᱮᱞ ᱮᱫᱟ ᱱᱚᱣᱟ ᱥᱠᱩᱞ ᱨᱮ ᱦᱟᱸᱜ ᱠᱷᱟᱱ ᱯᱚᱨᱤᱠᱠᱷᱟ ᱦᱩᱭ ᱞᱟᱹᱜᱤᱫᱚᱜ ᱠᱟᱱᱟ ᱟᱹᱰᱤ ᱥᱩᱨ ᱫᱤᱱ ᱨᱮ ᱟᱫᱚ ᱚᱱᱟ ᱯᱚᱨᱤᱠᱠᱷᱟ ᱠᱚ ᱠᱷᱟᱹᱛᱤᱨ ᱜᱮ ᱯᱨᱳᱜᱨᱟᱢ ᱴᱟᱜ ᱫᱚ ᱵᱟᱝ ᱦᱩᱭᱩᱜ ᱠᱟᱱᱟ ᱵᱟᱝᱠᱷᱟᱱ ᱯᱚᱨᱚᱵᱽ ᱮᱱᱮᱡ ᱟᱨ ᱯᱨᱳᱜᱨᱟᱢ ᱦᱚᱸ ᱥᱟᱯᱲᱟᱣ ᱞᱮᱫ ᱛᱟᱦᱮᱱ ᱠᱟᱱᱟ ᱱᱚᱰᱮᱱ ᱠᱚ ᱦᱚᱲ ᱟᱫᱚ ᱯᱨᱳᱜᱨᱟᱢ ᱟᱨ ᱯᱚᱨᱚᱵᱽ ᱮᱱᱮᱡ ᱫᱚ ᱵᱟᱝ ᱦᱩᱭᱩᱜ ᱠᱟᱱᱟ ᱮ ᱠᱟᱹᱴᱤᱡ ᱠᱚ ᱥᱟᱺᱜᱤᱧ ᱨᱮ ᱛᱤᱸᱜᱩᱱ ᱯᱮᱭᱟ ᱛᱚᱯᱟ ᱠᱟᱱ ᱢᱤᱫᱴᱤᱡ ᱫᱚ ᱪᱚ ᱪᱚ ᱪᱚ

ᱵᱟᱡᱟᱭ ᱤᱫᱤ ᱠᱚᱣᱟ ᱱᱤᱛᱚᱜ ᱫᱚ ᱰᱟᱝᱨᱤ ᱛᱚᱯᱟᱜ ᱨᱮᱭᱟᱜ ᱥᱚᱢᱵᱷᱚᱵᱚᱱᱟ ᱢᱮᱱᱟᱜᱼᱟ ᱤᱱᱟᱹ ᱛᱟᱦᱚᱞᱮ ᱥᱟᱺᱜᱤᱧ ᱧᱚᱜ ᱨᱮ ᱢᱮᱱᱟᱜ ᱞᱤᱧᱟ ᱟᱹᱰᱤ ᱮᱴᱟᱜ ᱥᱟᱭᱤᱰ ᱨᱮ ᱢᱮᱱᱟᱜ ᱞᱤᱧᱟ ᱡᱟᱦᱟᱸ ᱥᱟᱭᱤᱰ ᱛᱮ ᱫᱟᱹᱲ ᱨᱮᱭᱟᱜ ᱥᱚᱢᱵᱷᱚᱵᱚᱱᱟ ᱵᱟᱹᱱᱩᱜᱼᱟ ᱚᱱᱟ ᱥᱟᱭᱤᱰ ᱛᱮ ᱢᱮᱱᱟᱜ ᱞᱤᱧᱟ ᱧᱮᱞ ᱠᱟᱫᱮᱭᱟ ᱮᱭ ᱧᱮᱞ ᱠᱟᱛᱮ

ᱯᱮᱭᱟ ᱰᱟᱝᱜᱤ ᱠᱚ ᱛᱚᱞ ᱟᱠᱟᱫ ᱠᱚᱣᱟ ᱯᱮᱭᱟ ᱢᱚᱫᱽᱫᱷᱮ ᱨᱮ ᱯᱮᱭᱟ ᱜᱮᱠᱚ ᱨᱚᱜ ᱮᱫᱟ ᱢᱤᱫᱴᱮᱱ ᱫᱚ ᱫᱮᱨᱤ ᱢᱟᱱ ᱫᱚ ᱵᱩᱥᱟᱹ ᱧᱚᱜ ᱜᱮᱭᱟ ᱟᱨᱠᱤ ᱟᱨ ᱵᱟᱨᱭᱟ ᱠᱚᱫᱚ ᱠᱤᱱ ᱢᱟᱨᱟᱝ ᱢᱟᱨᱟᱝ ᱜᱮᱭᱟ ᱟᱨ ᱟᱞᱮᱭᱟᱜ ᱛᱟᱭᱚᱢ ᱨᱮ ᱦᱟᱱᱮ ᱠᱷᱩᱱᱴᱟᱹᱣ ᱦᱩᱭᱩᱜ ᱠᱟᱱᱟ ᱧᱮᱞ ᱫᱟᱲᱮᱭᱟᱜ ᱠᱟᱱᱟ ᱯᱮ ᱟᱨ ᱛᱮᱦᱮᱧᱟᱜ ᱞᱮᱠᱟᱱᱟᱜ ᱫᱤᱱ ᱨᱮᱫᱚ ᱯᱚᱨᱚᱵᱽ ᱮᱱᱮᱡ ᱦᱚᱸ ᱱᱚᱰᱮ ᱛᱟᱦᱮᱸ ᱠᱟᱱᱟ ᱯᱚᱨᱚᱵᱽ ᱮᱱᱮᱡ ᱦᱚᱸᱠᱚ ᱫᱚᱦᱚ ᱞᱮᱫᱼᱟ ᱥᱟᱲᱯᱟ ᱮᱱᱮᱡ ᱠᱚᱦᱚᱸ ᱠᱚ ᱫᱚᱦᱚ ᱞᱮᱫᱼᱟ ᱢᱮᱱᱠᱷᱟᱱ ᱟᱵᱚ ᱥᱟᱱᱛᱟᱲ ᱫᱚ ᱛᱮᱦᱮᱧᱟᱜ ᱢᱮᱞᱟ ᱜᱟᱯᱟ ᱛᱤᱠᱤᱱ ᱵᱟᱨᱚᱴᱟ ᱮᱠᱴᱟ ᱫᱷᱟᱹᱵᱤᱡ ᱵᱚᱱ ᱢᱟᱱᱟᱣ ᱜᱮᱭᱟ ᱛᱚ ᱤᱱᱟᱹᱛᱮ ᱟᱫᱚ ᱵᱟᱠᱚ ᱠᱚᱨᱟᱣ ᱦᱚᱪᱚ ᱯᱟᱨᱢᱤᱥᱚᱱ ᱵᱟᱝ ᱧᱟᱢ ᱞᱮᱱᱟ ᱯᱚᱨᱚᱵᱽ ᱮᱱᱮᱡ ᱨᱮᱭᱟᱜ ᱫᱚ ᱟᱫᱚ ᱤᱱᱟᱹᱛᱮ ᱯᱚᱨᱚᱵᱽ ᱮᱱᱮᱡ ᱠᱚᱫᱚ ᱵᱟᱝ ᱦᱩᱭᱩᱜ ᱠᱟᱱᱟ ᱟᱨ ᱱᱚᱰᱮ ᱯᱨᱳᱜᱨᱟᱢ ᱦᱚᱸ ᱛᱮᱦᱮᱧ ᱱᱟᱭᱤᱴ ᱯᱨᱳᱜᱨᱟᱢ ᱦᱩᱭᱩᱜᱼᱟ ᱚᱱᱠᱟ ᱦᱚᱸ ᱟᱸᱡᱚᱢ ᱞᱮᱱᱟ ᱢᱮᱱᱠᱷᱟᱱ ᱚᱱᱟ ᱦᱚᱸ ᱵᱟᱝ ᱦᱩᱭᱩᱜ ᱠᱟᱱᱟ ᱟᱨ ᱪᱮᱫ ᱠᱚ ᱞᱟᱹᱭᱟ ᱟᱨ ᱱᱩᱭ ᱢᱤᱫᱴᱮᱱ ᱠᱟᱠᱟ ᱦᱚᱲ ᱵᱚᱱ ᱧᱟᱢ ᱟᱠᱟᱫᱮᱭᱟ ᱟᱨ ᱱᱩᱭ ᱵᱟᱨ ᱯᱮ ᱠᱟᱛᱷᱟ ᱞᱟᱹᱭ ᱟᱵᱚᱱᱟ ᱨᱟᱹᱥᱠᱟᱹ ᱵᱩᱡᱷᱟᱹᱜ ᱠᱟᱱᱟ ᱥᱮ ᱵᱟᱝ ᱱᱚᱰᱮ ᱠᱟᱛᱮ ᱱᱚᱰᱮ ᱥᱮᱴᱮᱨ ᱠᱟᱛᱮ ᱮᱠᱥᱟᱭᱴᱮᱰ ᱜᱮ ᱵᱩᱡᱷᱟᱹᱜ ᱠᱟᱱᱟ ᱠᱟᱨᱚᱱ ᱥᱟᱱᱛᱟᱲᱟᱜ ᱛᱮᱦᱮᱧ ᱢᱟᱱᱮ ᱫᱤᱨᱜᱷᱚ ᱫᱤᱱ ᱠᱷᱚᱱᱟᱜ ᱠᱚ ᱢᱟᱱᱟᱣ ᱟᱹᱜᱩ ᱠᱮᱭᱟ ᱛᱚ ᱦᱮᱸ ᱟᱨ ᱱᱚᱰᱮ ᱥᱮᱴᱮᱨ ᱠᱟᱛᱮ ᱦᱚᱲ ᱠᱚ ᱠᱤᱝᱵᱟ ᱰᱟᱝᱨᱤ ᱡᱮᱢᱚᱱ ᱠᱚ ᱨᱚᱜ ᱮᱫᱟ ᱠᱚ ᱤᱱᱡᱚᱭ ᱜᱮ ᱵᱩᱡᱷᱟᱹᱜ ᱠᱟᱱᱟ ᱱᱚᱰᱮ ᱦᱮᱡ ᱠᱟᱛᱮ

ᱟᱫᱚ ᱟᱞᱮ ᱫᱚ ᱠᱷᱩᱱᱴᱟᱹᱣ ᱧᱮᱧᱮᱞ ᱞᱮ ᱦᱮᱡ ᱟᱠᱟᱱᱟ ᱛᱮᱦᱮᱧ ᱫᱚ ᱨᱟᱥ ᱯᱩᱨᱱᱤᱢᱟ ᱱᱚᱰᱮ ᱠᱷᱩᱱᱴᱟᱹᱣ ᱦᱩᱭᱩᱜ ᱠᱟᱱᱟ ᱟᱞᱮᱭᱟᱜ ᱥᱟᱭᱤᱰ ᱟᱹᱛᱩ ᱨᱮ ᱟᱫᱚ ᱯᱮᱲᱟ ᱠᱚᱠᱚ ᱦᱮᱡ ᱟᱠᱟᱱ ᱛᱟᱠᱚ ᱱᱚᱰᱮ ᱟᱹᱰᱤ ᱨᱟᱹᱥᱠᱟᱹ ᱵᱩᱡᱷᱟᱹᱜ ᱠᱟᱱᱟ ᱡᱚᱛᱚ ᱦᱚᱲ ᱠᱚᱠᱚ ᱦᱮᱡ ᱟᱠᱟᱱᱟ ᱟᱞᱮ ᱚᱱᱛᱮᱱ ᱠᱚ ᱱᱟᱯᱟᱭ ᱜᱮ ᱦᱩᱭᱩᱜ ᱠᱟᱱᱟ ᱟᱨ ᱧᱮᱞ ᱠᱚ ᱛᱟᱵᱚᱱ ᱯᱮ ᱱᱤᱛᱚᱜ ᱫᱚ ᱞᱟᱜᱽᱲᱮ ᱠᱚ ᱮᱱᱮᱡ ᱠᱟᱱᱟ ᱱᱚᱣᱟ ᱢᱟᱱᱮ ᱪᱮᱫ ᱠᱚ ᱞᱟᱹᱭᱟ ᱱᱚᱣᱟ ᱫᱚ ᱛᱤᱞᱩᱣᱟᱹ ᱠᱚ ᱢᱮᱛᱟᱜᱼᱟ ᱟᱫᱚ ᱛᱤᱞᱩᱣᱟᱹ ᱟᱹᱛᱩ ᱨᱮᱱ ᱡᱟᱦᱟᱸ ᱛᱤᱱᱟᱹᱜ ᱢᱟᱱᱮ ᱯᱮᱲᱟ ᱠᱚᱠᱚ ᱦᱮᱡ ᱟᱠᱟᱱᱟ ᱟᱨ ᱟᱹᱛᱩ ᱦᱚᱲ ᱠᱚᱠᱚ ᱦᱮᱡ ᱟᱠᱟᱱᱟ ᱱᱚᱣᱟ ᱠᱷᱩᱱᱴᱟᱹᱣ ᱧᱮᱧᱮᱞ ᱩᱱᱠᱩ ᱡᱚᱛᱚ ᱠᱚ ᱟᱫᱚ ᱱᱤᱛᱚᱜ ᱫᱚ ᱞᱟᱜᱽᱲᱮ ᱠᱚᱠᱚ ᱮᱱᱮᱡ ᱠᱟᱱᱟ ᱱᱚᱜᱼᱚ ᱱᱚᱝᱠᱟ ᱱᱚᱝᱠᱟ ᱟᱫᱚ ᱮᱱᱠᱷᱟᱱ ᱢᱟ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱚᱰᱮ ᱜᱮᱧ ᱢᱩᱪᱟᱹᱫ ᱠᱟᱜ ᱠᱟᱱᱟ ᱟᱫᱚ ᱱᱤᱛᱚᱜ ᱫᱚ ᱟᱞᱮ ᱚᱲᱟᱜ ᱞᱮ ᱥᱮᱱᱚᱜ ᱞᱟᱹᱜᱤᱫ ᱟᱨ ᱵᱷᱤᱰᱤᱭᱳ ᱚᱠᱟ ᱞᱮᱠᱟ ᱦᱩᱭᱱᱟ ᱠᱷᱟᱱ ᱠᱚᱢᱮᱱᱴ ᱠᱟᱛᱮ ᱞᱟᱹᱭ ᱛᱟᱵᱚᱱ ᱯᱮ ᱟᱨ ᱵᱷᱤᱰᱤᱭᱳ ᱯᱮ ᱡᱩᱫᱤ ᱯᱮ ᱠᱩᱥᱤᱭᱟᱜ ᱠᱟᱱ ᱠᱷᱟᱱ ᱞᱟᱭᱤᱠ ᱛᱟᱵᱚᱱ ᱯᱮ ᱟᱨ ᱪᱮᱱᱮᱞ ᱥᱟᱵᱥᱠᱨᱟᱭᱤᱵ ᱛᱟᱵᱚᱱ ᱯᱮ ᱪᱮᱫᱟᱜ ᱵᱟᱝ ᱟᱭᱢᱟ ᱦᱚᱲ ᱪᱮᱱᱮᱞ ᱵᱟᱯᱮ ᱥᱟᱵᱥᱠᱨᱟᱭᱤᱵ ᱮᱫᱟ ᱟᱫᱚ ᱟᱯᱮ ᱠᱚᱴᱷᱮᱱ ᱱᱮᱦᱚᱨ ᱪᱮᱱᱮᱞ ᱥᱟᱵᱥᱠᱨᱟᱭᱤᱵ ᱛᱟᱵᱚᱱ ᱯᱮ ᱱᱟᱯᱟᱭ ᱱᱟᱯᱟᱭ ᱵᱷᱤᱰᱤᱭᱳ ᱦᱤᱡᱩᱜᱼᱟ ᱠᱷᱟᱱ ᱤᱧᱟᱹᱜ ᱱᱚᱣᱟ ᱪᱮᱱᱮᱞ ᱨᱮ ᱟᱨ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱱᱚᱝᱠᱟ ᱜᱮ ᱱᱚᱰᱮ ᱜᱮᱧ ᱢᱩᱪᱟᱹᱫ ᱠᱟᱜ ᱠᱟᱱᱟ